ᱱᱩᱭ ᱧᱮᱞ ᱯᱮ ᱱᱩᱭ ᱫᱚ ᱟᱵᱚᱭᱤᱡ ᱢᱚᱱᱥᱟᱥᱩᱨ ᱠᱟᱱᱟ ᱱᱩᱭ ᱫᱚ ᱟᱹᱫᱤᱵᱟᱹᱥᱤ ᱠᱚᱭᱤᱡ ᱢᱚᱦᱤᱥᱟᱥᱩᱨ ᱥᱮ ᱥᱟᱱᱛᱟᱲ ᱠᱚᱭᱤᱡ ᱢᱚᱦᱤᱥᱟᱥᱩᱨ ᱢᱮᱱᱛᱮ ᱦᱚᱸᱠᱚ ᱢᱮᱱᱟ ᱯᱮᱱᱰᱮᱞ ᱨᱮᱭᱟᱜ ᱵᱟᱦᱨᱮ ᱨᱮᱭᱟᱜ ᱵᱷᱤᱭᱩ ᱧᱮᱞ ᱛᱟᱵᱚᱱ ᱯᱮ ᱱᱚᱝᱠᱟ ᱵᱤᱞᱤ ᱵᱟᱞᱟᱛ ᱵᱤᱡᱽᱞᱤ ᱵᱟᱹᱛᱤ ᱠᱚ ᱡᱩᱞᱩᱜ ᱠᱟᱱᱟ ᱱᱚᱣᱟ ᱢᱮᱱ ᱜᱮᱴ ᱡᱟᱦᱟᱸ ᱞᱟᱭᱴᱤᱝ ᱥᱤᱥᱴᱮᱢ ᱛᱮ ᱵᱮᱱᱟᱣ ᱠᱟᱱᱟ ᱚᱱᱟ ᱫᱚ ᱟᱹᱰᱤ ᱱᱟᱯᱟᱭ ᱦᱩᱭ ᱠᱟᱱᱟ ᱟᱹᱰᱤ ᱪᱮᱦᱨᱟ ᱦᱩᱭ ᱠᱟᱱᱟ ᱧᱮᱞ ᱯᱮ ᱛᱤᱱᱟᱹᱜ ᱪᱚᱨᱚᱠ ᱧᱮᱞᱚᱜ ᱠᱟᱱᱟ ᱡᱚᱦᱟᱨ ᱜᱮ ᱥᱟᱱᱟᱢ ᱠᱚ ᱛᱮᱦᱮᱧ ᱫᱚ ᱞᱟᱞᱜᱚᱲ ᱵᱟᱡᱟᱨ ᱛᱮ ᱫᱩᱨᱜᱟᱹ ᱵᱚᱸᱜᱟ ᱧᱮᱞ ᱞᱮ ᱥᱮᱱᱚᱜ ᱠᱟᱱᱟ ᱛᱮᱦᱮᱧ ᱫᱚ ᱢᱚᱦᱟ ᱚᱥᱴᱚᱢᱤ ᱠᱟᱱᱟ ᱟᱨ ᱢᱟᱨᱟᱝ ᱯᱩᱡᱟᱹ ᱠᱟᱱᱟ ᱤᱱᱟᱹᱛᱮ ᱟᱹᱰᱤ ᱡᱟᱹᱥᱛᱤ ᱦᱚᱲ ᱠᱚ ᱦᱤᱡᱩᱜᱼᱟ ᱯᱩᱡᱟᱹ ᱵᱚᱱ ᱧᱮᱞ ᱤᱱᱟᱹᱛᱮ ᱟᱞᱮ ᱦᱚᱸᱞᱮ ᱥᱮᱱ ᱟᱠᱟᱱᱟ ᱟᱨ ᱛᱮᱦᱮᱧ ᱫᱚ ᱩᱸ, ᱚᱠᱟ ᱞᱮᱠᱟ ᱞᱟᱞᱜᱚᱲ ᱵᱟᱡᱟᱨ ᱨᱮ ᱯᱮᱱᱰᱮᱞ ᱦᱩᱭ ᱟᱠᱟᱱᱟ ᱥᱮ ᱵᱚᱸᱜᱟ ᱠᱚ ᱦᱩᱭ ᱟᱠᱟᱱᱟ ᱥᱟᱱᱟᱢ ᱤᱧ ᱫᱮᱠᱷᱟᱣ ᱯᱮᱭᱟ ᱪᱚᱞᱚ ᱵᱷᱤᱰᱤᱭᱳ ᱮᱛᱚᱦᱚᱵ ᱜᱟᱛᱮ ᱠᱚ ᱱᱚᱜᱼᱚᱭ ᱛᱟᱨᱯᱮ ᱧᱮᱞ ᱧᱟᱢ ᱫᱟᱲᱮᱭᱟᱜ ᱠᱟᱱᱟ ᱯᱩᱡᱟᱹ ᱢᱚᱱᱰᱚᱯ ᱨᱮᱭᱟᱜ ᱢᱮᱱ ᱜᱮᱴ ᱟᱹᱰᱤ ᱠᱷᱟᱛᱨᱟ ᱜᱮ ᱧᱮᱞᱚᱜ ᱠᱟᱱᱟ ᱧᱮᱞ ᱯᱮ ᱱᱚᱣᱟ ᱢᱮᱱ ᱜᱮᱴ ᱡᱟᱦᱟᱸ ᱞᱟᱭᱴᱤᱝ ᱥᱤᱥᱴᱮᱢ ᱛᱮ ᱵᱮᱱᱟᱣ ᱠᱟᱱᱟ ᱚᱱᱟ ᱫᱚ ᱟᱹᱰᱤ ᱱᱟᱯᱟᱭ ᱦᱩᱭ ᱟᱠᱟᱱᱟ ᱟᱹᱰᱤ ᱪᱮᱦᱨᱟ ᱦᱩᱭ ᱟᱠᱟᱱᱟ ᱧᱮᱞ ᱯᱮ ᱛᱤᱱᱟᱹᱜ ᱪᱚᱨᱚᱠ ᱧᱮᱞᱚᱜ ᱠᱟᱱᱟ

ᱪᱮᱫᱟᱜ ᱥᱮ ᱵᱟᱝ ᱱᱚᱣᱟ ᱢᱮᱱ ᱜᱮᱴ ᱞᱮᱠᱟ ᱛᱮᱫᱚ ᱟᱹᱰᱤ ᱡᱟᱹᱥᱛᱤ ᱵᱷᱤᱲ ᱢᱮᱱᱟᱜᱼᱟ ᱟᱫᱚ ᱤᱱᱟᱹᱛᱮ ᱟᱹᱞᱤᱧ ᱫᱚ ᱡᱟᱦᱟᱸ ᱫᱷᱟᱨᱮ ᱢᱟᱨᱠᱮᱴ ᱦᱩᱭᱩᱜᱼᱟ ᱥᱮ ᱦᱟᱴ ᱵᱟᱹᱭᱥᱟᱹᱜᱼᱟ ᱚᱱᱠᱟ ᱞᱮᱠᱟ ᱛᱮᱜᱮ ᱞᱤᱧ ᱥᱮᱱᱚᱜ ᱠᱟᱱᱟ ᱟᱫᱚ ᱟᱫᱚ ᱢᱤᱫᱴᱟᱝ ᱠᱟᱛᱷᱟ ᱢᱮᱱ ᱛᱮᱱᱟᱜ ᱫᱚ ᱢᱮᱱᱟᱜᱼᱟ ᱚᱱᱟ ᱫᱚ ᱦᱩᱭᱩᱜ ᱠᱟᱱᱟ ᱱᱚᱣᱟ ᱫᱩᱨᱜᱟᱹ ᱯᱩᱡᱟᱹ ᱫᱚ ᱟᱵᱚ ᱥᱟᱱᱛᱟᱲ ᱠᱚᱣᱟᱜ ᱫᱚ ᱵᱟᱝ ᱠᱟᱱᱟ ᱤᱱᱟᱹᱛᱮ ᱟᱹᱰᱤ ᱟᱭᱢᱟ ᱥᱟᱱᱛᱟᱲ ᱦᱚᱲ ᱱᱚᱣᱟ ᱫᱩᱨᱜᱟᱹ ᱵᱚᱸᱜᱟ ᱧᱮᱞ ᱫᱚ ᱵᱟᱠᱚ ᱥᱮᱱᱚᱜ ᱜᱮᱭᱟ ᱟᱫᱚ ᱟᱵᱚ ᱫᱚ ᱥᱟᱱᱛᱟᱲ ᱦᱚᱲ ᱠᱟᱱ ᱨᱮᱦᱚᱸ ᱵᱚᱱ ᱟᱨ ᱫᱩᱨᱜᱟᱹ ᱯᱩᱡᱟᱹ ᱫᱚ ᱫᱤᱠᱩ ᱠᱚᱣᱟᱜ ᱢᱟᱨᱟᱝ ᱯᱩᱡᱟᱹ ᱠᱟᱱ ᱨᱮᱦᱚᱸ ᱫᱤᱠᱩ ᱠᱚᱣᱟᱜ ᱢᱟᱨᱟᱝ ᱩᱛᱥᱚᱵᱽ ᱠᱟᱱ ᱨᱮᱦᱚᱸ ᱟᱫᱚ ᱱᱟᱦᱟᱜ ᱡᱩᱜᱽ ᱫᱚ ᱢᱮᱞᱟ ᱢᱮᱥᱟ ᱵᱚᱱ ᱛᱟᱦᱮᱱ ᱠᱟᱱᱟ ᱫᱤᱠᱩ ᱠᱚ ᱥᱟᱞᱟᱜ ᱵᱚᱱ ᱚᱞᱚᱜ ᱯᱟᱲᱦᱟᱜ ᱠᱟᱱᱟ ᱩᱱᱠᱩ ᱠᱚ ᱥᱟᱞᱟᱜ ᱜᱮᱵᱚᱱ ᱫᱩᱲᱩᱵ ᱛᱤᱸᱜᱩᱜ ᱠᱟᱱᱟ ᱩᱱᱠᱩ ᱞᱮᱠᱟ ᱟᱪᱟᱨ ᱵᱮᱵᱷᱟᱨ ᱩᱱᱠᱩ ᱞᱮᱠᱟ ᱡᱟᱢᱟ ᱯᱮᱱᱴ ᱠᱚᱵᱚᱱ ᱦᱚᱨᱚᱜᱮᱜᱼᱟ ᱟᱫᱚ ᱩᱱᱠᱩᱣᱟᱜ ᱢᱟᱱᱮ ᱯᱩᱡᱟᱹ ᱢᱚᱱᱰᱚᱯ ᱠᱚᱨᱮ ᱥᱮ ᱩᱱᱠᱩᱣᱟᱜ ᱨᱮᱱ ᱵᱚᱸᱜᱟ ᱧᱮᱞ ᱠᱚᱨᱮ ᱫᱚ ᱟᱫᱚ ᱪᱮᱫ ᱫᱚ ᱚᱯᱚᱨᱟᱫᱷ ᱦᱩᱭᱩᱜᱼᱟ ᱟᱫᱚ ᱚᱱᱠᱟ ᱞᱮᱠᱟ ᱢᱚᱱᱮ ᱠᱟᱛᱮ ᱛᱮᱦᱮᱧ ᱫᱚ ᱵᱚᱸᱜᱟ ᱧᱮᱞ ᱞᱮ ᱩᱰᱩᱠ ᱮᱱᱟ ᱱᱤᱛᱚᱜ ᱫᱚ ᱯᱮᱱᱰᱮᱞ ᱵᱷᱤᱛᱨᱤ ᱨᱮᱭᱟᱜ ᱱᱟᱡᱟᱨᱟ ᱯᱮ ᱧᱮᱞ ᱫᱟᱲᱮᱭᱟᱜ ᱠᱟᱱᱟ ᱯᱮᱱᱰᱮᱞ ᱵᱷᱤᱛᱨᱤ ᱨᱮᱭᱟᱜ ᱱᱚᱝᱠᱟ ᱵᱷᱤᱭᱩ ᱢᱮᱱᱟᱜᱼᱟ ᱚᱱᱟ ᱫᱷᱟᱨᱮ ᱫᱚ ᱵᱚᱸᱜᱟ ᱢᱮᱱᱟᱜ ᱠᱚᱣᱟ ᱟᱹᱰᱤ ᱡᱟᱹᱥᱛᱤ ᱦᱚᱲ ᱠᱚ ᱞᱟᱦᱟ ᱟᱠᱟᱱᱟ ᱟᱨ ᱱᱚᱜᱼᱚᱭ ᱯᱮᱱᱰᱮᱞ ᱵᱷᱤᱛᱤᱨ ᱨᱮ ᱟᱞᱮ ᱠᱚ ᱢᱮᱱᱟᱜ ᱞᱮᱭᱟ ᱟᱨ ᱤᱧᱟᱹᱜ ᱛᱟᱭᱚᱢ ᱨᱮ ᱨᱚᱝᱜᱤ ᱞᱟᱭᱤᱴ ᱢᱮᱱᱟᱜᱼᱟ ᱡᱩᱞᱩᱜ ᱠᱟᱱᱟ ᱚᱱᱟᱜᱮ ᱱᱚᱣᱟ ᱯᱮᱱᱰᱮᱞ ᱨᱮᱭᱟᱜ ᱥᱚᱵᱷᱟᱭ ᱟᱹᱜᱩ ᱠᱟᱫᱟ ᱱᱚᱣᱟ ᱞᱟᱭᱤᱴ ᱜᱮ ᱟᱨ ᱯᱮᱱᱰᱮᱞ ᱨᱮᱭᱟᱜ ᱯᱮ ᱧᱮᱞ ᱮᱫᱟ ᱟᱹᱰᱤ ᱢᱚᱡᱽ ᱠᱚ ᱯᱮᱱᱰᱮᱞ ᱟᱠᱟᱫᱟ ᱟᱨ ᱱᱚᱸᱰᱮᱱᱟᱜ ᱯᱮᱱᱰᱮᱞ ᱡᱟᱦᱟᱸ ᱛᱷᱤᱢ ᱦᱩᱭ ᱟᱠᱟᱱᱟ ᱚᱱᱟ ᱫᱚ ᱦᱩᱭᱩᱜ ᱠᱟᱱᱟ ᱰᱷᱟᱠ ᱟᱨ ᱱᱚᱣᱟ ᱫᱚ ᱰᱷᱟᱠ ᱜᱮᱠᱚ ᱵᱮᱱᱟᱣ ᱟᱠᱟᱫᱼᱟ ᱱᱚᱸᱰᱮᱱᱟᱜ ᱯᱮᱱᱰᱮᱞ ᱫᱚ ᱟᱫᱚ ᱛᱮᱦᱮᱧ ᱫᱚ ᱢᱟᱨᱟᱝ ᱯᱩᱡᱟᱹ ᱠᱟᱱᱟ ᱢᱚᱦᱟᱱᱚᱵᱚᱢᱤ ᱤᱱᱟᱹᱛᱮ ᱟᱹᱰᱤ ᱡᱟᱹᱥᱛᱤ ᱦᱚᱲ ᱠᱚ ᱦᱮᱡ ᱟᱠᱟᱱᱟ ᱟᱨ ᱟᱞᱮ ᱫᱚ ᱯᱮ ᱦᱚᱲ ᱞᱮ ᱦᱮᱡ ᱟᱠᱟᱱᱟ ᱩᱱᱤ ᱫᱚ ᱵᱟᱦᱟ ᱧᱟᱨᱤᱧ ᱠᱟᱱᱟᱭ ᱟᱨ ᱱᱚᱛᱮ ᱨᱮ ᱢᱤᱫᱴᱤᱱ ᱢᱮᱱᱟᱭᱟ ᱩᱱᱤ ᱛᱚᱨᱟ ᱩᱱᱤ ᱦᱚᱸ ᱵᱟᱦᱟ ᱧᱟᱨᱤᱧ ᱜᱮ ᱦᱩᱭᱩᱜᱼᱟᱭ ᱟᱨ ᱱᱚᱛᱮ ᱯᱮ ᱧᱮᱞᱚᱜ ᱠᱟᱱᱟ ᱟᱹᱰᱤ ᱡᱟᱹᱥᱛᱤ ᱦᱚᱲ ᱵᱚᱸᱜᱟ ᱧᱮᱞ ᱠᱚ ᱵᱚᱞᱚ ᱟᱠᱟᱱᱟ ᱟᱞᱮ ᱦᱚᱸ ᱦᱟᱸᱜ ᱠᱷᱟᱱ ᱠᱤᱪᱷᱩ ᱠᱷᱚᱱ ᱯᱚᱨᱮ ᱵᱚᱸᱜᱟ ᱥᱩᱨ ᱥᱮᱫ ᱞᱮ ᱥᱮᱱᱚᱜᱼᱟ ᱟᱨ ᱪᱮᱛᱟᱱ ᱨᱮᱭᱟᱜ ᱵᱷᱤᱭᱩ ᱯᱮ ᱧᱮᱞ ᱫᱟᱲᱮᱭᱟᱜ ᱠᱟᱱᱟ ᱚᱱᱠᱟ ᱢᱮᱱᱟᱜᱼᱟ ᱪᱚᱞᱚ ᱥᱩᱨ ᱥᱮᱫ ᱞᱮ ᱪᱟᱞᱟᱜ ᱠᱟᱱᱟ ᱱᱤᱛᱚᱜ ᱥᱩᱨ ᱠᱷᱚᱱᱟᱜ ᱤᱧ ᱫᱮᱠᱷᱟᱣ ᱟᱯᱮ ᱠᱟᱱᱟ ᱟᱨ ᱱᱚᱰᱮ ᱟᱵᱚᱭᱤᱡ ᱥᱟᱱᱛᱟᱲ ᱥᱮ ᱟᱹᱫᱤᱵᱟᱹᱥᱤ ᱠᱚᱭᱤᱡ ᱢᱚᱦᱤᱥᱟᱥᱩᱨ ᱦᱚᱸ ᱢᱮᱱᱟᱭᱟ ᱩᱱᱤ ᱦᱚᱸᱧ ᱫᱮᱠᱷᱟᱣ ᱟᱯᱮᱭᱟ ᱩᱱᱤ ᱚᱠᱟ ᱞᱮᱠᱟ ᱥᱤᱪᱩᱭᱮᱥᱚᱱ ᱨᱮ ᱢᱮᱱᱟᱭᱟ ᱧᱮᱞ ᱛᱟᱵᱚᱱ ᱯᱮ ᱟᱯᱮ ᱩᱫᱩᱜ ᱟᱯᱮ ᱠᱟᱹᱱᱟᱹᱧ ᱱᱩᱜᱼᱩᱭ ᱧᱮᱞ ᱯᱮ ᱱᱩᱭ ᱫᱚ ᱟᱵᱚᱭᱤᱡ ᱢᱚᱦᱤᱥᱟᱥᱩᱨ ᱠᱟᱱᱟᱭ ᱱᱩᱭ ᱫᱚ ᱟᱹᱫᱤᱵᱟᱹᱥᱤ ᱠᱚᱭᱤᱡ ᱢᱚᱦᱤᱥᱟᱥᱩᱨ ᱥᱮ ᱥᱟᱱᱛᱟᱲ ᱠᱚᱭᱤᱡ ᱢᱚᱦᱤᱥᱟᱥᱩᱨ ᱢᱮᱱᱛᱮ ᱦᱚᱸᱠᱚ ᱢᱮᱱᱟ ᱱᱩᱭ ᱫᱚ ᱟᱵᱚᱭᱤᱡ ᱠᱟᱱ ᱜᱮᱭᱟᱭ ᱟᱨ ᱫᱩᱨᱜᱟᱹ ᱵᱚᱸᱜᱟ ᱫᱚ ᱫᱤᱠᱩ ᱠᱚᱣᱟᱭᱤᱡ ᱠᱟᱱᱟᱭ ᱟᱫᱚ ᱱᱩᱭ ᱟᱹᱫᱤᱵᱟᱹᱥᱤ ᱥᱮ ᱟᱵᱚ ᱥᱟᱱᱛᱟᱲ ᱠᱚᱭᱤᱡ ᱵᱚᱸᱜᱟ ᱡᱟᱦᱟᱸᱭ ᱫᱚ ᱢᱚᱦᱤᱥᱟᱥᱩᱨ ᱩᱱᱤᱭᱟᱜ ᱟᱥᱚᱞ ᱧᱩᱛᱩᱢ ᱫᱚ ᱦᱩᱭᱩᱜ ᱠᱟᱱ ᱛᱟᱭᱟ ᱦᱩᱫᱩᱲ ᱫᱩᱨᱜᱟᱹ ᱟᱫᱚ ᱫᱤᱠᱩ ᱠᱚᱜᱮ ᱠᱚ ᱮᱢ ᱠᱟᱣᱫᱮᱭᱟ ᱱᱚᱣᱟ ᱢᱚᱦᱤᱥᱟᱥᱩᱨ ᱧᱩᱛᱩᱢ ᱫᱚ ᱫᱩᱨᱜᱟᱹ ᱢᱚᱱᱰᱚᱯ ᱥᱮ ᱯᱮᱱᱰᱮᱞ ᱨᱮᱭᱟᱜ ᱵᱟᱦᱨᱮ ᱨᱮᱭᱟᱜ ᱵᱷᱤᱭᱩ ᱧᱮᱞ ᱛᱟᱵᱚᱱ ᱯᱮ ᱦᱚᱸᱜᱼᱚ ᱱᱚᱝᱠᱟ ᱵᱤᱞᱤᱫ ᱫᱟᱞᱟᱫ ᱵᱤᱡᱽᱞᱤ ᱵᱟᱹᱛᱤ ᱠᱚ ᱡᱩᱞᱩᱜ ᱠᱟᱱᱟ ᱟᱨ ᱟᱹᱰᱤ ᱡᱟᱹᱥᱛᱤ ᱦᱚᱲ ᱠᱚ ᱫᱟᱬᱟ ᱵᱟᱲᱟᱭᱮᱫᱼᱟ ᱵᱟᱦᱨᱮ ᱨᱮᱫᱚ ᱟᱫᱚ ᱟᱞᱮ ᱦᱚᱸ ᱯᱮᱱᱰᱮᱞ ᱨᱮᱭᱟᱜ ᱥᱟᱢᱟᱝ ᱥᱮᱫ ᱞᱮ ᱥᱮᱱᱚᱜ ᱠᱟᱱᱟ ᱥᱟᱢᱟᱝ ᱥᱮᱫ ᱠᱷᱚᱱ ᱟᱨ ᱢᱤᱫ ᱫᱷᱟᱣ ᱧᱮᱞ ᱛᱟᱵᱚᱱ ᱯᱮ ᱯᱮᱱᱰᱮᱞ ᱠᱚ ᱧᱮᱞ ᱯᱮ ᱛᱤᱱᱟᱹᱜ ᱜᱟᱱ ᱰᱷᱟᱠ ᱠᱚ ᱵᱮᱱᱟᱣ ᱠᱟᱜᱼᱟ ᱟᱹᱰᱤ ᱟᱭᱢᱟ ᱰᱷᱟᱠ ᱢᱮᱱᱟᱜᱼᱟ ᱪᱮᱛᱟᱱ ᱞᱟᱛᱟᱨ ᱥᱟᱡᱟᱣ ᱠᱟᱛᱮᱫ ᱟᱨ ᱱᱚᱣᱟ ᱯᱮᱱᱰᱮᱞ ᱨᱮᱭᱟᱜ ᱛᱷᱤᱢ ᱫᱚ ᱦᱩᱭᱩᱜ ᱠᱟᱱᱟ ᱰᱷᱟᱠ ᱜᱮ